ᱡᱚᱦᱟᱨ ᱜᱮ ᱜᱟᱛᱮ ᱠᱚ ᱜᱩᱰ ᱢᱚᱨᱱᱤᱝ ᱥᱮᱛᱟᱜ ᱡᱚᱦᱟᱨ ᱪᱮᱫ ᱞᱮᱠᱟ ᱢᱮᱱᱟᱜ ᱵᱟᱲᱟ ᱯᱮᱭᱟ ᱢᱚᱡᱽ ᱜᱮᱭᱟ ᱯᱮ ᱟᱥᱚᱜ ᱠᱟᱹᱱᱟᱹᱧ ᱡᱚᱛᱚ ᱦᱚᱲ ᱯᱮ ᱢᱚᱡᱽ ᱜᱮᱭᱟ ᱥᱤᱛ ᱟᱨ ᱟᱞᱮ ᱦᱚᱸᱞᱮ ᱱᱟᱯᱟᱭ ᱜᱮᱭᱟ ᱟᱨ ᱱᱤᱛᱚᱜ ᱫᱚ ᱥᱮᱛᱟᱜ ᱠᱟᱱᱟ ᱟᱫᱚ ᱱᱚᱜᱼᱚᱭ ᱵᱨᱟᱥ ᱵᱟᱲᱟ ᱦᱩᱭᱩᱜ ᱠᱟᱱᱟ ᱵᱨᱟᱥ ᱠᱟᱛᱮ ᱟᱨᱦᱚᱸ ᱛᱮᱦᱮᱧᱟᱜ ᱫᱤᱱ ᱨᱮᱭᱟᱜ ᱠᱟᱹᱢᱤ ᱠᱚ ᱱᱟᱥᱛᱟ ᱠᱚ ᱵᱮᱱᱟᱣ ᱦᱩᱭᱩᱜᱼᱟ ᱛᱮᱦᱮᱧ ᱫᱚ ᱯᱟᱠᱚᱲᱤᱧ ᱵᱮᱱᱟᱣᱟ ᱟᱫᱚ ᱵᱚᱱ ᱡᱚᱢ ᱧᱮᱞ ᱟᱯᱮ ᱦᱟᱸᱜ ᱪᱮᱫ ᱞᱮᱠᱟᱧ ᱵᱮᱱᱟᱣ ᱯᱟᱠᱚᱲᱤ ᱴᱷᱤᱠ ᱜᱮᱭᱟ ᱱᱚᱜᱼᱚᱭ ᱦᱮᱡ ᱡᱟᱨᱣᱟ ᱠᱟᱱᱟᱞᱮ ᱟᱞᱮ ᱫᱚ ᱟᱭᱢᱟ ᱵᱟᱞᱮ ᱛᱟᱦᱮᱸ ᱠᱟᱱᱟ ᱟᱛᱳ ᱛᱮᱞᱮ ᱦᱮᱡ ᱠᱟᱱᱟ ᱟᱫᱚ ᱯᱚᱨᱚᱵᱽ ᱤᱭᱟᱹᱛᱮ ᱟᱭᱢᱟ ᱦᱚᱲ ᱱᱩᱠᱩ ᱤᱧ ᱵᱷᱮᱭᱟ ᱛᱟᱠᱚ ᱱᱩᱭ ᱤᱧ ᱵᱷᱮᱭᱟ ᱠᱟᱱᱟᱭ ᱟᱨ ᱩᱱᱠᱩ ᱫᱚ ᱟᱹᱰᱤ ᱡᱷᱟᱹᱞ ᱨᱮᱠᱚ ᱛᱟᱦᱮᱱ ᱠᱟᱱᱟ ᱦᱮᱡ ᱠᱟᱱ ᱠᱚ ᱟᱞᱮ ᱦᱚᱸᱞᱮ ᱦᱮᱡ ᱠᱟᱱᱟ ᱟᱛᱳ ᱛᱮ ᱟᱨ ᱱᱚᱜᱼᱚᱭ ᱥᱟᱹᱲᱤ ᱠᱚᱞᱤᱧ ᱵᱟᱸᱫᱮ ᱠᱟᱫᱟ ᱵᱟᱱᱟ ᱦᱚᱲ ᱜᱮ ᱟᱛᱳ ᱨᱮᱫᱚ ᱥᱟᱹᱲᱤ ᱠᱚ ᱵᱟᱸᱫᱮ ᱦᱩᱭᱩᱜᱼᱟ ᱮᱱᱛᱮᱫ ᱵᱟᱦᱧᱟᱨ ᱛᱟᱠᱚ ᱫᱟᱫᱟ ᱛᱟᱠᱚ ᱢᱮᱱᱟᱜ ᱵᱟᱲᱟ ᱠᱚᱣᱟ ᱚᱱᱟ ᱤᱭᱟᱹᱛᱮ ᱟᱨ ᱫᱮᱞᱟ ᱛᱚᱵᱮ ᱞᱟᱦᱟ ᱥᱮᱫ ᱧᱮᱞ ᱟᱵᱚᱱ ᱪᱮᱫ ᱠᱚᱵᱚᱱ ᱪᱤᱠᱟᱹᱭᱟ ᱠᱚ ᱧᱮᱞ ᱫᱟᱲᱮ ᱛᱟᱞᱮ ᱯᱮ ᱱᱚᱜᱼᱚᱭ ᱠᱟᱱᱴᱷᱟᱲ ᱱᱚᱜᱼᱚᱭ ᱨᱟᱪᱟ ᱨᱮᱜᱮ ᱱᱚᱣᱟ ᱠᱟᱱᱴᱷᱟᱲ ᱢᱮᱱᱟᱜ ᱛᱟᱞᱮᱭᱟ ᱮᱠᱫᱚᱢ ᱯᱩᱨᱟᱹ ᱡᱚ ᱠᱟᱱᱟ ᱱᱚᱜᱼᱚᱭ ᱞᱟᱛᱟᱨ ᱠᱷᱚᱡ ᱮᱠᱫᱚᱢ ᱡᱚ ᱨᱟᱠᱟᱵ ᱠᱟᱱᱟ ᱱᱚᱜᱼᱚᱭ ᱟᱨ ᱠᱟᱱᱴᱷᱟᱲ ᱦᱚᱸᱞᱮ ᱩᱛᱩᱭᱟ ᱱᱚᱜᱼᱚᱭ ᱱᱚᱜᱼᱚ ᱱᱚᱰᱮ ᱜᱚᱜᱚ ᱠᱟᱱᱟᱭ ᱠᱟᱹᱠᱤ ᱦᱮᱡ ᱠᱟᱱᱟᱭ ᱯᱮᱲᱟ ᱦᱚᱲᱚᱜ ᱱᱚᱛᱮ ᱠᱚᱭᱚᱜ ᱢᱮ ᱠᱟᱹᱠᱤ ᱵᱨᱩᱰᱨᱤ ᱠᱟᱹᱠᱤ ᱦᱮᱡ ᱠᱟᱱᱟ

ᱚᱸᱰᱮ ᱞᱤᱪᱤ ᱫᱟᱨᱮ ᱛᱟᱞᱮ ᱵᱟᱝ ᱡᱚ ᱞᱮᱱᱟ ᱟᱹᱰᱤ ᱠᱟᱹᱴᱤᱡ ᱠᱟᱹᱴᱤᱡ ᱜᱮ ᱡᱚ ᱠᱟᱱᱟ ᱱᱮᱥ ᱫᱚ ᱫᱟᱜ ᱛᱮ ᱵᱟᱹᱲᱤᱡ ᱠᱮᱫᱟ ᱠᱟᱹᱨᱤ ᱯᱟᱛᱟ ᱩᱞ ᱫᱟᱨᱮ ᱠᱚ ᱛᱟᱞᱟ ᱫᱟᱹᱭ ᱛᱟᱞᱟ ᱜᱚ ᱥᱮᱛᱟᱜ ᱥᱮᱛᱟᱜ ᱠᱤᱱ ᱠᱟᱥᱨᱟᱛᱚᱜ ᱠᱟᱱᱟ ᱤᱝᱜᱩᱫ ᱤᱝᱜᱩᱫ ᱛᱮ ᱰᱟᱸᱰᱟ ᱠᱚ ᱛᱷᱚᱲᱟ ᱠᱤᱱ ᱨᱟᱸᱡᱟᱣᱮᱫ ᱛᱟᱹᱠᱤᱱᱟ ᱟᱨ ᱱᱤᱛᱚᱜ ᱫᱚ ᱵᱚᱞᱮ ᱫᱟᱠᱟ ᱠᱚᱞᱮ ᱵᱮᱱᱟᱣᱟ ᱱᱟᱥᱛᱟ ᱠᱚ ᱵᱷᱩᱴ ᱠᱚᱞᱮ ᱛᱤᱠᱤᱭᱟ ᱛᱟᱞᱟ ᱨᱮᱫᱚ ᱟᱹᱰᱤ ᱢᱚᱡᱟ ᱛᱤᱠᱤ ᱛᱟᱞᱮᱭᱟ ᱟᱫᱚ ᱫᱟᱹᱢ ᱥᱮᱛᱟᱜ ᱠᱷᱚᱱ ᱞᱟᱜᱟᱣ ᱟᱠᱟᱱ ᱛᱟᱞᱮᱭᱟ ᱦᱟᱱᱛᱮ ᱞᱤᱪᱩ ᱫᱟᱨᱮ ᱠᱚ ᱦᱮᱱᱟᱜᱼᱟ ᱩᱞ ᱠᱚ ᱱᱟᱹᱨᱤᱭᱟᱹᱲ ᱫᱟᱨᱮ ᱠᱚ ᱜᱟᱛᱮ ᱠᱚ ᱛᱷᱟᱹᱨᱤ ᱵᱟᱹᱴᱤ ᱠᱚ

ᱟᱫᱚ ᱵᱟᱞᱮᱴᱤ ᱪᱟᱭ ᱪᱚᱸᱫᱟᱭ ᱞᱟᱹᱜᱤᱫ ᱰᱤᱠᱪᱤ ᱨᱮ ᱫᱟᱜ ᱫᱩᱞ ᱫᱟ ᱟᱫᱚ ᱱᱚᱣᱟ ᱰᱤᱠᱪᱤ ᱨᱮ ᱢᱤᱫ ᱰᱤᱠᱪᱤ ᱪᱟᱞᱮ ᱞᱚᱞᱚᱭᱟ ᱥᱮᱸᱜᱮᱞ ᱯᱩᱨᱟᱹ ᱡᱩᱞᱩᱜ ᱠᱟᱱ ᱛᱟᱹᱞᱤᱧᱟ ᱟᱹᱰᱤ ᱨᱟᱹᱥᱠᱟᱹᱧ ᱟᱹᱭᱠᱟᱹᱣ ᱫᱟ ᱟᱨ ᱦᱟᱱᱮ ᱪᱟᱭ ᱪᱚᱸᱫᱟ ᱠᱮᱫ ᱛᱟᱹᱞᱤᱧᱟ ᱱᱤᱛᱚᱜ ᱫᱚ ᱛᱚ ᱪᱟ ᱞᱤᱧ ᱞᱚᱞᱚᱭᱟ ᱢᱟ ᱵᱟᱞᱮᱴᱤ ᱥᱮᱸᱜᱮᱞ ᱩᱥᱠᱩᱨ ᱞᱮᱜᱟᱭ ᱢᱮ ᱵᱷᱟᱜᱮ ᱟᱢ ᱦᱚᱸᱢ ᱦᱮᱡ ᱠᱟᱱᱟ ᱱᱚᱣᱟ ᱢᱚᱠᱟ ᱫᱚ ᱵᱟᱝ ᱧᱟᱢᱚᱜᱼᱟ ᱟᱨᱚ ᱢᱟᱨᱟᱝ ᱫᱤᱱ ᱡᱚᱠᱷᱮᱡ ᱱᱟ ᱪᱟᱞᱟᱜ ᱠᱟᱱᱟᱞᱤᱧ ᱱᱤᱢᱵᱩ ᱫᱟᱨᱮ ᱥᱮᱫ ᱟᱨ ᱟᱨ ᱱᱚᱣᱟ ᱱᱤᱢᱵᱩ ᱥᱟᱠᱟᱢ ᱫᱚ ᱪᱟᱭ ᱨᱮᱞᱤᱧ ᱞᱟᱜᱟᱣᱟ ᱞᱟᱜᱟᱣ ᱱᱚᱝᱠᱟ ᱱᱤᱢᱵᱩ ᱥᱟᱠᱟᱢ ᱞᱟᱜᱟᱣ ᱪᱟ ᱯᱮ ᱧᱩ ᱞᱟᱜᱟᱣ ᱠᱟᱫᱟ ᱥᱮ ᱵᱟᱝ ᱟᱫᱚ ᱧᱮᱞ ᱯᱮ ᱟᱨ ᱱᱤᱢᱵᱩ ᱵᱟᱝ ᱛᱟᱦᱮᱱ ᱛᱟᱯᱮ ᱠᱷᱟᱡ ᱫᱚ ᱟᱫᱚ ᱱᱤᱢᱵᱩ ᱥᱟᱠᱟᱢ ᱦᱚᱸ ᱦᱮᱡ ᱠᱟᱛᱮ ᱞᱟᱜᱟᱣ ᱯᱮ ᱮᱠᱫᱚᱢ ᱱᱤᱢᱵᱩ ᱨᱮᱭᱟᱜ ᱪᱟ

ᱱᱚᱜᱼᱚᱭ ᱱᱚᱜᱼᱚᱭ ᱜᱟᱛᱮ ᱠᱚ ᱧᱮᱞ ᱫᱟᱲᱮᱭᱟᱜ ᱯᱮ ᱱᱚᱜᱼᱚᱭ ᱟᱹᱰᱤ ᱢᱚᱡᱽ ᱥᱟᱯᱷᱟᱭᱮᱱᱟ ᱱᱤᱢᱵᱩ ᱥᱟᱠᱟᱢ ᱟᱫᱚ ᱪᱟᱭ ᱨᱮ ᱞᱟᱜᱟᱣ ᱦᱩᱭᱩᱜᱼᱟ ᱱᱚᱣᱟ ᱱᱚᱣᱟ ᱫᱚ ᱛᱮᱡᱽ ᱯᱟᱹᱛᱤ ᱵᱚᱫᱚᱞ ᱛᱮ ᱟᱞᱮ ᱫᱚ ᱱᱤᱢᱵᱩ ᱥᱟᱠᱟᱢ ᱞᱮ ᱞᱟᱜᱟᱣᱟ ᱦᱳᱭ ᱟᱯᱮ ᱦᱚᱸ ᱱᱚᱝᱠᱟ ᱞᱟᱜᱟᱣ ᱵᱟᱲᱟᱭ ᱯᱮ ᱛᱮᱡᱽ ᱯᱟᱛᱟ ᱢᱟᱱᱮ ᱵᱟᱝ ᱛᱟᱦᱮᱱ ᱠᱷᱟᱱ ᱱᱤᱢᱵᱩ ᱫᱟᱨᱮ ᱠᱚ ᱢᱮᱱᱟᱜ ᱠᱷᱟᱱ ᱱᱤᱢᱵᱩ ᱥᱟᱠᱟᱢ ᱞᱟᱜᱟᱣ ᱟᱯᱮ ᱟᱹᱰᱤ ᱢᱚᱡᱽ ᱥᱤᱵᱤᱞᱟ ᱪᱟᱭ ᱧᱩ ᱞᱮᱜᱟᱭ ᱯᱮ ᱦᱟᱸᱜ ᱟᱨ ᱦᱚᱸ ᱱᱚᱰᱮ ᱥᱮᱢᱥᱚᱱ ᱵᱟᱹᱵᱩ ᱢᱮᱜᱤ ᱡᱚᱢ ᱫᱟ ᱦᱳᱭ ᱦᱮᱸ ᱢᱮᱱᱫᱟ ᱠᱟᱡᱟᱠ ᱨᱮᱸᱜᱮᱡ ᱫᱤᱧ ᱠᱟᱱᱟ ᱟᱨ ᱱᱚᱜᱼᱚᱭ ᱱᱚᱰᱮ

ᱟᱹᱰᱤ ᱞᱟᱹᱴᱩ ᱞᱟᱹᱴᱩ ᱫᱮᱥᱤ ᱯᱮᱸᱭᱟᱡᱽ ᱫᱮᱥᱤ ᱯᱮᱸᱭᱟᱡᱽ ᱚᱲᱟᱜ ᱨᱮᱭᱟᱜ

ᱢᱤᱫᱴᱮᱡ ᱫᱚ ᱰᱤᱭᱩᱴᱤ ᱪᱟᱞᱟᱜ ᱛᱟᱞᱮ ᱞᱟᱹᱜᱤᱫ ᱵᱟᱝᱜᱟᱞᱮ ᱪᱟᱞᱟᱜ ᱞᱟᱹᱜᱤᱫ ᱩᱱᱤ ᱫᱚ ᱵᱟᱝᱜᱟᱞ ᱥᱮᱫ ᱨᱮ ᱰᱤᱭᱩᱴᱤ ᱮᱫ ᱛᱟᱞᱮᱭᱟ ᱟᱫᱚ ᱩᱥᱟᱹᱨᱟᱛᱮ ᱵᱚᱞᱮ ᱞᱮ ᱵᱮᱱᱟᱣ ᱦᱚᱫ ᱫᱟ ᱩᱱᱤ ᱰᱤᱭᱩᱴᱤᱭᱟᱭ ᱡᱚᱢ ᱵᱤ ᱦᱚᱪᱚ ᱡᱚᱢ ᱵᱤ ᱦᱚᱪᱚ ᱦᱚᱫᱮ ᱠᱟᱱᱟᱞᱮ ᱩᱱᱤ ᱩᱥᱟᱹᱨᱟ ᱟᱹᱰᱤ ᱢᱩᱥᱠᱤᱞ ᱪᱮᱫ ᱮᱢ ᱢᱮᱱᱟ ᱯᱚᱨᱚᱵᱽ ᱛᱟᱞᱟ ᱨᱮᱦᱚᱸ ᱰᱤᱭᱩᱴᱤ ᱠᱚ ᱮᱢ ᱠᱟᱫᱮᱭᱟ ᱟᱫᱚ ᱫᱷᱤᱱᱟᱹᱱ ᱫᱚ ᱦᱤᱡᱩᱜᱼᱟ ᱱᱟᱦᱟᱜ ᱚ ᱵᱟᱭ ᱦᱤᱡᱩᱜᱼᱟ ᱥᱤᱵᱤᱞ ᱧᱮᱞᱚᱜ ᱥᱤᱵᱤᱞ ᱧᱮᱞᱚᱜ ᱠᱟᱱ ᱛᱟᱞᱮᱭᱟ ᱱᱚᱣᱟ ᱫᱚ ᱡᱚᱛᱚ ᱨᱮᱭᱟᱜ ᱵᱚᱞᱮ ᱥᱤᱵᱤᱞ ᱢᱮᱥᱟᱞᱚᱜ ᱠᱟᱱᱟ ᱱᱚᱣᱟ ᱫᱚ ᱥᱤᱞᱤᱜᱩᱲᱤ ᱨᱮᱭᱟᱜ ᱴᱮᱥᱴ ᱦᱚᱸ ᱦᱤᱡᱩᱜ ᱠᱟᱱᱟ ᱫᱩᱢᱠᱟ ᱨᱮᱭᱟᱜ ᱦᱚᱸ ᱵᱟᱨᱭᱟ ᱫᱩᱢᱠᱟ ᱨᱮᱭᱟᱜ ᱟᱨ ᱫᱷᱟᱱᱵᱟᱫᱽ ᱨᱮᱭᱟᱜ ᱦᱚᱸ ᱟᱨ ᱫᱷᱟᱱᱵᱟᱫᱽ ᱨᱮᱭᱟᱜ ᱟᱨ ᱟᱥᱚᱞ ᱛᱮ ᱫᱚ ᱥᱤᱛᱯᱟᱹᱲᱤ ᱨᱮ ᱟᱨ ᱟᱥᱚᱞ ᱛᱮ ᱫᱚ ᱥᱤᱛᱯᱟᱹᱲᱤ ᱪᱩᱞᱦᱟᱹ ᱨᱮ

ᱱᱩᱠᱩ ᱧᱮᱞ ᱠᱚᱯᱮ ᱦᱟᱹᱠᱩ ᱜᱚᱡ ᱠᱚ ᱪᱟᱞᱟᱜ ᱠᱟᱱᱟ ᱜᱟᱰᱟ ᱦᱟᱱᱮ ᱡᱷᱟᱹᱞᱤ ᱛᱟᱠᱚ ᱦᱟᱱᱮ ᱵᱩᱨᱟᱢᱩᱱᱤ ᱜᱟᱰᱟ ᱦᱟᱹᱠᱩ ᱜᱚᱡ ᱜᱤᱫᱽᱨᱟᱹ ᱠᱚ ᱠᱚ ᱪᱟᱞᱟᱜ ᱠᱟᱱᱟ ᱥᱚᱸᱜᱮ ᱛᱮ ᱤᱫᱤᱭᱮᱫ ᱠᱚᱣᱟ ᱦᱚᱯᱚᱱ ᱴᱮ ᱠᱟᱱᱟ ᱠᱚ ᱦᱟᱹᱠᱩ ᱜᱚᱡ ᱵᱩᱢᱵᱩᱭ ᱵᱩᱢᱵᱩᱭ ᱦᱟᱹᱠᱩ ᱪᱟᱞᱟᱜ ᱦᱟᱹᱠᱩ

ᱟᱨ ᱯᱮᱸᱭᱟᱡᱽ ᱨᱮᱭᱟᱜ ᱥᱟᱞᱟᱫ ᱟᱨ ᱱᱚᱰᱮ ᱫᱚ ᱯᱮᱸᱭᱟᱡᱽ ᱯᱟᱠᱚᱲᱤ ᱜᱷᱩᱜᱽᱱᱤ ᱦᱟᱱᱮ ᱯᱟᱴᱟᱞ ᱟᱞᱩ ᱤᱱᱟᱹ ᱠᱟᱛᱮ ᱱᱚᱜᱼᱚᱭ ᱛᱟᱞᱮ ᱪᱟᱭ ᱦᱮᱸ ᱢᱟ ᱮᱠᱮᱱ ᱢᱟᱹᱨᱤᱪ ᱵᱟᱹᱱᱩᱜ ᱛᱟᱞᱮᱭᱟ ᱵᱟᱲᱜᱮ ᱨᱮ ᱡᱚᱛᱚ ᱡᱤᱱᱤᱥ ᱢᱮᱱᱟᱜ ᱛᱟᱞᱮᱭᱟ ᱡᱚᱛᱚ ᱪᱟᱥ ᱨᱮᱭᱟᱜ ᱦᱮᱸ ᱚᱱᱮ ᱫᱚ ᱦᱮᱸ ᱟᱥᱚᱞ ᱡᱤᱱᱤᱥ ᱜᱮ ᱵᱟᱹᱱᱩᱜ ᱛᱟᱞᱮᱭᱟ ᱠᱚᱭ ᱵᱟᱫ ᱵᱟᱝ ᱠᱟᱱᱟ ᱜᱟᱛᱮ ᱠᱚ